ᱡᱚᱦᱟᱨ ᱤᱧ ᱜᱮ ᱠᱟᱱᱦᱚ ᱦᱮᱢᱵᱨᱚᱢ ᱟᱯᱮ ᱯᱮ ᱧᱮᱞᱮᱫ ᱛᱟᱵᱚᱱᱟ ᱮᱡᱩᱠᱮᱥᱚᱱ ᱚᱯᱷ ᱥᱟᱱᱛᱟᱞᱤ ᱱᱚᱣᱟ ᱮᱡᱩᱠᱮᱥᱚᱱ ᱚᱯᱷ ᱥᱟᱱᱛᱟᱞᱤ ᱭᱩᱴᱩᱵᱽ ᱪᱮᱱᱮᱞ ᱨᱮ ᱟᱯᱮ ᱠᱚ ᱥᱟᱹᱜᱩᱱ ᱫᱟᱨᱟᱢ ᱛᱮᱦᱮᱧ ᱫᱚ ᱥᱤᱧᱚᱛ ᱫᱤᱥᱚᱢ ᱨᱮ ᱛᱤᱱᱟᱹᱝ ᱯᱚᱱᱚᱛ ᱢᱮᱱᱟᱜᱼᱟ ᱚᱱᱟ ᱯᱚᱱᱚᱛ ᱨᱮᱱᱟᱜ ᱧᱩᱛᱩᱢ ᱟᱨ ᱛᱤᱱᱟᱹᱝ ᱦᱚᱱᱚᱛ ᱢᱮᱱᱟᱜᱼᱟ ᱚᱱᱟ ᱠᱚᱜᱮ ᱛᱮᱦᱮᱧᱟᱜ ᱵᱷᱤᱰᱤᱭᱳ ᱨᱮᱫᱚ ᱵᱚᱱ ᱧᱮᱞᱟ ᱢᱟ ᱮᱱᱠᱷᱟᱱ ᱡᱟᱹᱥᱛᱤ ᱵᱟᱹᱧ ᱵᱤᱞᱚᱢᱮᱜᱼᱟ ᱵᱷᱤᱰᱤᱭᱳ ᱵᱚᱱ ᱮᱛᱚᱦᱚᱵ ᱞᱮᱜᱮ ᱟᱵᱚ ᱥᱤᱧᱚᱛ ᱫᱤᱥᱚᱢ ᱨᱮ ᱵᱟᱨ ᱜᱮᱞ ᱯᱚᱱᱚᱛ ᱢᱮᱱᱟᱜᱼᱟ ᱚᱱᱟ ᱯᱚᱱᱚᱛ ᱠᱚᱨᱮᱱᱟᱜ ᱧᱩᱛᱩᱢ ᱟᱨ ᱛᱤᱱᱟᱹᱝ ᱦᱚᱱᱚᱛ ᱢᱮᱱᱟᱜᱼᱟ ᱚᱱᱟ ᱠᱚᱜᱮ ᱵᱚᱱ ᱧᱮᱞᱟ ᱢᱤᱫ ᱨᱮ ᱱᱚᱣᱟ ᱫᱚ ᱯᱨᱚᱛᱷᱚᱢᱟᱜ ᱚᱠᱟᱭ ᱞᱟᱹᱭ ᱟᱹᱞᱤᱧ ᱚᱱᱟ ᱫᱚ ᱯᱚᱱᱚᱛ ᱤᱱᱟᱹ ᱯᱚᱨᱮ ᱚᱠᱟ ᱚᱱᱟ ᱫᱚ ᱦᱚᱱᱚᱛ ᱢᱤᱫ ᱨᱮ ᱢᱮᱱᱟᱜᱼᱟ ᱨᱟᱡᱚᱥᱛᱷᱟᱱ ᱯᱮ ᱜᱮᱞ ᱯᱮ ᱦᱚᱱᱚᱛ ᱢᱮᱱᱟᱜᱼᱟ ᱤᱱᱟᱹ ᱛᱟᱭᱱᱚᱢ ᱵᱟᱨ ᱨᱮ ᱢᱚᱦᱟᱨᱟᱥᱴᱨ ᱯᱮ ᱜᱮ ᱛᱩᱨᱩᱭ ᱦᱚᱱᱚᱛ ᱢᱮᱱᱟᱜᱼᱟ ᱯᱮ ᱨᱮᱫᱚ ᱱᱟᱜᱟᱞᱮᱱᱰ ᱜᱮᱞᱵᱟᱨ ᱦᱚᱱᱚᱛ ᱢᱮᱱᱟᱜᱼᱟ ᱯᱩᱱ ᱨᱮ ᱢᱚᱬᱤᱯᱩᱨ ᱜᱮᱞ ᱛᱩᱨᱩᱭ ᱦᱚᱱᱚᱛ ᱢᱮᱱᱟᱜᱼᱟ ᱢᱚᱬᱮ ᱨᱮ ᱯᱚᱥᱪᱤᱢ ᱵᱟᱝᱜᱟᱞ ᱵᱟᱨ ᱜᱮ ᱯᱮ ᱦᱚᱱᱚᱛ ᱢᱮᱱᱟᱜᱼᱟ ᱛᱟᱯᱚᱨᱮ ᱛᱮᱞᱮᱝᱜᱟᱱᱟ ᱯᱮ ᱜᱮᱞ ᱯᱮ ᱦᱚᱱᱚᱛ ᱢᱮᱱᱟᱜᱼᱟ ᱤᱱᱟᱹ ᱛᱟᱭᱱᱚᱢ ᱟᱥᱟᱢ ᱯᱮ ᱜᱮᱞ ᱯᱮ ᱦᱚᱱᱚᱛ ᱢᱮᱱᱟᱜᱼᱟ ᱛᱨᱤᱯᱩᱨᱟ ᱚᱱᱟ ᱫᱚ ᱤᱨᱟᱹᱞ ᱜᱚᱴᱟᱝ ᱦᱚᱱᱚᱛ ᱢᱮᱱᱟᱜᱼᱟ ᱢᱚᱫᱷᱭᱚ ᱯᱨᱚᱫᱮᱥ ᱢᱚᱬᱮ ᱜᱮᱞ ᱢᱚᱬᱮ ᱦᱚᱱᱚᱛ ᱢᱮᱱᱟᱜᱼᱟ ᱜᱮᱞ ᱨᱮ ᱛᱟᱢᱤᱞᱱᱟᱲᱩ ᱯᱮ ᱜᱮᱞ ᱨᱟᱹᱞ ᱦᱚᱱᱚᱛ ᱢᱮᱱᱟᱜᱼᱟ ᱚᱱᱠᱟᱜᱮ ᱜᱩᱡᱽᱨᱟᱴ ᱯᱮ ᱜᱮᱞ ᱯᱮ ᱦᱚᱱᱚᱛ ᱢᱮᱱᱟᱜᱼᱟ ᱜᱮᱞᱵᱟᱨ ᱨᱮ ᱥᱤᱠᱤᱢ ᱯᱩᱱ ᱜᱚᱴᱟᱝ ᱦᱚᱱᱚᱛ ᱢᱮᱱᱟᱜᱼᱟ ᱟᱱᱫᱷᱨᱚ ᱯᱨᱚᱫᱮᱥ ᱜᱮᱞ ᱯᱮ ᱦᱚᱱᱚᱛ ᱢᱮᱱᱟᱜᱼᱟ ᱜᱮᱞ ᱯᱩᱱ ᱨᱮ ᱩᱛᱛᱚᱨ ᱯᱨᱚᱫᱮᱥ ᱩᱛᱛᱚᱨ ᱯᱨᱚᱫᱮᱥ ᱨᱮ ᱮᱭᱟᱭ ᱜᱮᱞ ᱢᱚᱬᱮ ᱦᱚᱱᱚᱛ ᱢᱮᱱᱟᱜᱼᱟ ᱛᱟᱦᱚᱞᱮ ᱜᱮᱞ ᱢᱚᱬᱮ ᱨᱮ ᱯᱚᱧᱡᱟᱵᱽ ᱵᱟᱨ ᱜᱮ ᱵᱟᱨ ᱦᱚᱱᱚᱛ ᱢᱮᱱᱟᱜᱼᱟ ᱜᱮᱞ ᱛᱩᱨᱩᱭ ᱠᱚᱨᱱᱟᱴᱚᱠ ᱯᱮ ᱜᱮᱞ ᱦᱚᱱᱚᱛ ᱢᱮᱱᱟᱜᱼᱟ ᱢᱮᱜᱷᱟᱲᱚᱭ ᱜᱮᱞ ᱮᱭᱟᱭ ᱢᱮᱜᱷᱟᱲᱚᱭ ᱜᱮᱞ ᱢᱤᱫ ᱦᱚᱱᱚᱛ ᱢᱮᱱᱟᱜᱼᱟ ᱜᱮᱞ ᱨᱮᱞ ᱩᱛᱛᱚᱨᱟᱠᱷᱚᱸᱰ ᱜᱮᱞ ᱯᱮ ᱦᱚᱱᱚᱛ ᱢᱮᱱᱟᱜᱼᱟ ᱜᱮᱞ ᱟᱨᱮ ᱜᱳᱣᱟ ᱵᱟᱨ ᱜᱚᱴᱟᱝ ᱦᱚᱱᱚᱛ ᱢᱮᱱᱟᱜᱼᱟ ᱵᱟᱨᱜᱮ ᱦᱚᱨᱤᱭᱟᱱᱟ ᱵᱟᱨᱜᱮ ᱵᱟᱨ ᱦᱚᱱᱚᱛ ᱢᱮᱱᱟᱜᱼᱟ

ᱦᱚᱱᱚᱛ ᱢᱮᱱᱟᱜᱼᱟ ᱵᱟᱨ ᱜᱮ ᱯᱮ ᱦᱤᱢᱟᱪᱚᱞ ᱯᱨᱚᱫᱮᱥ ᱜᱮᱞ ᱵᱟᱨ ᱦᱚᱱᱚᱛ ᱢᱮᱱᱟᱜᱼᱟ ᱵᱟᱨ ᱜᱮ ᱯᱩᱱ ᱠᱮᱨᱚᱞ ᱜᱮᱞ ᱯᱩᱱ ᱦᱚᱱᱚᱛ ᱢᱮᱱᱟᱜᱼᱟ ᱵᱟᱨ ᱜᱮ ᱢᱚᱬᱮ ᱪᱷᱚᱛᱛᱤᱥᱜᱚᱲ ᱵᱟᱨ ᱜᱮ ᱨᱮᱞ ᱦᱚᱱᱚᱛ ᱢᱮᱱᱟᱜᱼᱟ ᱵᱟᱨ ᱜᱮ ᱛᱩᱨᱩᱭ ᱵᱤᱦᱟᱨ ᱯᱮ ᱜᱮᱞ ᱨᱮᱞ ᱦᱚᱱᱚᱛ ᱢᱮᱱᱟᱜᱼᱟ ᱵᱟᱨᱜᱮ ᱵᱟᱨᱜᱮ ᱮᱭᱟᱭ ᱡᱷᱟᱲᱠᱷᱚᱸᱰ ᱵᱟᱨᱜᱮ ᱯᱩᱱ ᱦᱚᱱᱚᱛ ᱢᱮᱱᱟᱜᱼᱟ ᱵᱟᱨᱜᱮ ᱤᱨᱟᱹᱞ ᱳᱰᱤᱥᱟ ᱱᱚᱸᱰᱮ ᱯᱮ ᱜᱮᱞ ᱦᱚᱱᱚᱛ ᱢᱮᱱᱟᱜᱼᱟ ᱡᱚᱛᱚ ᱵᱚᱱ ᱵᱟᱰᱟᱭ ᱠᱮᱜᱼᱟ ᱯᱚᱱᱚᱛ ᱠᱚᱨᱮᱱᱟᱜ ᱧᱩᱛᱩᱢ ᱢᱟ ᱮᱱᱠᱷᱟᱱ ᱫᱚᱥᱟᱨ ᱵᱷᱤᱰᱤᱭᱳ ᱨᱮᱵᱚᱱ ᱧᱮᱞᱟ ᱦᱚᱱᱚᱛ ᱠᱚᱨᱮᱱᱟᱜ ᱧᱩᱛᱩᱢ